ᱡᱚᱦᱟᱨ ᱜᱮ ᱥᱟᱱᱟᱢ ᱤᱭᱩᱴᱩᱵᱽ ᱧᱮᱞ ᱞᱟᱹᱜᱤᱫ ᱦᱟᱢᱮᱥ ᱠᱚ ᱤᱧ ᱟᱹᱱᱤ ᱢᱟᱹᱨᱰᱤ ᱟᱨ ᱛᱟᱢᱫᱟᱨᱟ ᱟᱹᱯᱤᱧ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱨᱮ ᱜᱟᱛᱮ ᱠᱚ ᱛᱮᱦᱮᱧ ᱟᱵᱚ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱥᱟᱱᱛᱟᱲ ᱟᱹᱫᱤᱵᱟᱹᱥᱤ ᱵᱚᱭᱦᱟ ᱜᱮ ᱢᱮᱱᱟᱜ ᱵᱚᱱ ᱟᱵᱚ ᱥᱟᱞᱟᱜ ᱪᱮᱫ ᱞᱮᱠᱟᱱ ᱠᱚ ᱫᱤᱠᱩ ᱯᱩᱥᱤ ᱠᱚ ᱵᱮᱣᱦᱟᱨ ᱮᱫᱟ ᱚᱱᱟᱜᱮ ᱛᱮᱦᱮᱧ ᱩᱫᱩᱜ ᱥᱚᱫᱚᱨ ᱟᱵᱚ ᱠᱟᱱᱟ ᱡᱮᱭᱥᱮ ᱥᱤᱫᱩ ᱥᱩᱫᱷᱤᱨ ᱪᱳᱣᱫᱷᱩᱨᱤ ᱱᱩᱭ ᱦᱟᱨᱟᱢ ᱡᱟᱫᱮ ᱯᱚᱱᱰᱤᱛ ᱦᱚᱸ ᱟᱵᱚ ᱦᱚᱲ ᱧᱮᱞᱛᱮ ᱟᱹᱰᱤ ᱡᱩᱛ ᱵᱟᱭ ᱵᱩᱡᱷᱟᱹᱣ ᱛᱮ ᱩᱱᱤ ᱦᱚᱸ ᱥᱳᱥᱟᱞ ᱢᱤᱰᱤᱭᱟ ᱛᱟᱞᱟᱛᱮ ᱟᱵᱚᱭ ᱵᱮᱡᱟᱹᱛᱤ ᱟᱠᱟᱫ ᱵᱚᱱᱟ ᱟᱨ ᱚᱱᱠᱟᱜᱮ ᱟᱞᱮ ᱠᱟᱴᱷᱤᱭᱟᱨ ᱡᱮᱞᱟ ᱰᱮᱢᱨᱟ ᱯᱨᱚᱠᱷᱚᱸᱰ ᱨᱮᱦᱚᱸ ᱢᱤᱫ ᱚᱱᱠᱟᱱ ᱠᱟᱹᱴᱤᱡ ᱢᱟᱹᱴᱤᱡ ᱜᱷᱚᱴᱚᱱᱟ ᱦᱩᱭ ᱠᱟᱱᱟ ᱚᱸᱰᱮ ᱦᱚᱸ ᱫᱟᱞ ᱛᱟᱯᱟ ᱦᱩᱭ ᱠᱟᱱᱟ ᱟᱫᱚ ᱚᱱᱟ ᱜᱮ ᱯᱮᱯᱟᱨ ᱠᱮ ᱡᱟᱹᱨᱤᱭᱮ ᱟᱯᱮᱧ ᱩᱫᱩᱜ ᱥᱚᱫᱚᱨ ᱟᱯᱮ ᱠᱟᱱᱟ ᱦᱟᱸᱜ ᱡᱟᱦᱟᱸ ᱫᱚ ᱠᱮᱹᱥ ᱯᱮᱯᱟᱨ ᱠᱟᱱᱟ ᱡᱟᱦᱟᱸ ᱫᱚ ᱮᱯᱷᱟᱭᱟᱨ ᱦᱩᱭ ᱠᱟᱱᱟ ᱚᱱᱟ ᱜᱮᱧ ᱩᱫᱩᱜ ᱟᱯᱮ ᱠᱟᱱᱟ ᱢᱟ ᱠᱷᱟᱡ ᱫᱮᱞᱟ ᱚᱱᱟ ᱧᱮᱞ ᱞᱮᱜᱮ ᱵᱚᱱ ᱛᱚ ᱱᱚᱜᱼᱚᱸᱭ ᱵᱚᱭᱦᱟ ᱠᱚ ᱧᱮᱞ ᱛᱟᱵᱚᱱ ᱯᱮ ᱱᱚᱣᱟ ᱫᱚ ᱥᱴᱚᱯ ᱠᱟᱛᱮ ᱧᱮᱞ ᱯᱮ ᱪᱟᱦᱮ ᱫᱚ ᱵᱟᱨ ᱯᱟᱨᱴ ᱨᱤᱧ ᱵᱮᱱᱟᱣ ᱫᱟ ᱱᱚᱣᱟ ᱦᱟᱸᱜ ᱮᱯᱷᱟᱭᱟᱨ ᱠᱟᱜᱚᱡᱽ ᱧᱮᱞ ᱫᱟᱲᱮᱭᱟᱜ ᱠᱟᱱᱟ ᱵᱚᱱ ᱟᱵᱚ ᱠᱟᱹᱴᱤᱡ ᱢᱟᱹᱴᱤᱡ ᱞᱟᱹᱲᱦᱟᱹᱭ ᱨᱮ ᱪᱮᱫ ᱞᱮᱠᱟ ᱫᱷᱟᱢᱠᱤ ᱠᱚ ᱮᱢᱟ ᱵᱚᱱ ᱠᱟᱱᱟ ᱫᱤᱠᱩ ᱯᱩᱥᱤ ᱥᱤᱫᱷᱟᱹ ᱟᱵᱚᱣᱟᱜ ᱡᱟᱱ ᱦᱟᱛᱟᱣ ᱨᱮᱭᱟᱜ ᱠᱳᱥᱤᱥ ᱠᱚ ᱫᱚᱦᱚᱭᱮᱫᱟ ᱱᱩᱠᱩ ᱟᱵᱚ ᱪᱮᱫ ᱦᱚᱸ ᱵᱟᱠᱚ ᱵᱚᱛᱚᱨ ᱟᱵᱚᱱ ᱠᱟᱱᱟ ᱚᱱᱟ ᱤᱭᱟᱹᱛᱮ ᱱᱩᱠᱩ ᱵᱚᱛᱚᱨ ᱯᱚᱭᱫᱟ ᱦᱚᱪᱚ ᱞᱟᱹᱜᱤᱫ ᱛᱮ ᱯᱟᱹᱦᱤᱞ ᱞᱮᱠᱟᱜᱮ ᱟᱵᱚ ᱵᱮᱱᱟᱜ ᱦᱩᱭᱩᱜ ᱛᱟᱵᱚᱱᱟ ᱟᱨ ᱱᱚᱝᱠᱟ ᱠᱟᱛᱮᱫ ᱱᱩᱠᱩ ᱥᱚᱸᱜᱮ ᱜᱟᱛᱮᱜ ᱫᱚ ᱵᱟᱝ ᱪᱟᱹᱦᱤᱭᱮ ᱟᱵᱚ ᱫᱚ ᱱᱩᱠᱩ ᱫᱚ ᱦᱟᱢᱮᱥᱟ ᱜᱮ ᱟᱵᱚ ᱨᱮᱱ ᱵᱟᱹᱭᱨᱤ ᱢᱟᱱᱟᱣ ᱠᱟᱛᱮᱫ ᱠᱚ ᱫᱚᱦᱚ ᱵᱚᱱᱟ ᱥᱮ ᱵᱟᱠᱷᱟᱡ ᱟᱵᱚ ᱨᱮᱱ ᱵᱟᱹᱦᱩ ᱵᱤᱴᱤ ᱢᱤᱫ ᱫᱤᱱ ᱠᱟᱞ ᱨᱮ ᱥᱤᱢ ᱞᱮᱠᱟ ᱠᱚ ᱡᱟᱹᱯᱩᱫ ᱠᱚᱛᱟ ᱵᱚᱱᱟ ᱵᱚᱭᱦᱟ ᱠᱚ ᱱᱚᱜᱼᱚᱸᱭ ᱯᱮ ᱧᱮᱞ ᱫᱟᱲᱮᱭᱟᱜ ᱠᱟᱱᱟ ᱵᱚᱭᱦᱟ ᱠᱚ ᱮᱯᱷ ᱟᱭ ᱟᱨ ᱠᱟᱜᱚᱡᱽ ᱟᱨ ᱱᱚᱣᱟ ᱫᱚ ᱤᱧ ᱦᱚᱸ ᱥᱳᱥᱟᱞ ᱢᱤᱰᱤᱭᱟ ᱛᱟᱞᱟ ᱛᱮᱜᱮᱧ ᱧᱟᱢ ᱠᱟᱫᱟ ᱟᱨ ᱛᱮᱦᱮᱧ ᱟᱯᱮ ᱠᱚ ᱥᱟᱢᱟᱝ ᱨᱮᱦᱚᱸ ᱱᱚᱣᱟᱧ ᱯᱷᱟᱭᱞᱟᱣ ᱮᱫᱟ ᱧᱮᱞ ᱛᱟᱵᱚᱱ ᱯᱮ ᱟᱵᱚ ᱠᱚ ᱥᱟᱞᱟᱜ ᱱᱚᱝᱠᱟ ᱜᱮ ᱯᱨᱚᱛᱮᱠ ᱫᱤᱱ ᱚᱠᱟ ᱵᱟᱝ ᱚᱠᱟ ᱯᱚᱱᱚᱛ ᱚᱠᱟ ᱵᱟᱝ ᱚᱠᱟ ᱟᱹᱛᱩ ᱨᱮ ᱦᱩᱭᱩᱜ ᱛᱮᱜᱮ ᱛᱟᱦᱮᱱ ᱠᱟᱱᱟ ᱟᱵᱚ ᱨᱮᱱ ᱵᱚᱭᱦᱟ ᱢᱤᱥᱤ ᱥᱮ ᱡᱟᱦᱟᱸᱭ ᱠᱚ ᱥᱚᱸᱜᱮ ᱜᱮ ᱟᱵᱚ ᱨᱮᱱ ᱟᱹᱫᱤᱵᱟᱹᱥᱤ ᱫᱚ ᱟᱹᱰᱤ ᱯᱚᱥᱲᱟ ᱠᱚ ᱧᱮᱞᱮᱫ ᱵᱚᱱᱟ ᱧᱮᱞ ᱟᱹᱜᱩ ᱠᱟᱜ ᱜᱮᱭᱟ ᱵᱚᱱ ᱟᱨ ᱱᱩᱠᱩ ᱥᱟᱞᱟᱜ ᱱᱤᱝᱠᱟ ᱜᱮ ᱟᱵᱚ ᱭᱟᱨ ᱫᱳᱥᱛᱤ ᱵᱚᱱ ᱫᱚᱦᱚᱭᱟ ᱵᱟᱝ ᱟᱵᱚ ᱨᱮᱱ ᱵᱟᱹᱦᱩ ᱵᱤᱴᱤ

ᱢᱤᱴᱷᱟ ᱡᱟᱦᱮᱨ ᱠᱟᱱᱟ ᱠᱚ ᱟᱵᱚ ᱞᱟᱹᱜᱤᱫ ᱛᱮᱫᱚ ᱱᱩᱠᱩ ᱥᱚᱸᱜᱮ ᱫᱚ ᱟᱵᱚᱣᱟᱜ ᱠᱳᱭ ᱱᱟᱛᱟ ᱵᱟᱝ ᱛᱟᱦᱮᱱ ᱫᱚᱨᱠᱟᱨ ᱱᱤᱛᱚᱜ ᱥᱳᱥᱟᱞ ᱢᱤᱰᱤᱭᱟ ᱛᱟᱞᱟ ᱛᱮᱵᱚᱱ ᱧᱮᱞᱫᱟ ᱟᱵᱚ ᱟᱹᱫᱤᱵᱟᱹᱥᱤ ᱪᱮᱛᱟᱱ ᱨᱮ ᱱᱩᱠᱩ ᱫᱤᱠᱩ ᱯᱩᱥᱤ ᱛᱤᱱᱟᱹᱜ ᱠᱚ ᱚᱛᱛᱟᱪᱟᱨᱫᱟ ᱛᱤᱱᱟᱹᱜ ᱵᱟᱹᱲᱤᱡ ᱠᱚ ᱠᱟᱹᱢᱤᱭᱮᱫᱟ ᱟᱵᱚ ᱨᱮᱱ ᱵᱟᱹᱦᱩ ᱵᱤᱴᱤ ᱨᱮ ᱦᱟᱢᱮᱥᱟ ᱜᱮ ᱜᱟᱞᱟᱛ ᱱᱚᱡᱚᱨ ᱠᱚ ᱫᱚᱦᱚᱭᱮᱫᱟ ᱛᱤᱥ ᱦᱚᱸ ᱵᱚᱭᱦᱟ ᱢᱮᱱ ᱠᱟᱛᱮᱫ ᱵᱟᱠᱚ ᱢᱟᱱᱟᱣᱮᱫ ᱵᱚᱱᱟ ᱩᱱᱠᱩ ᱫᱚ ᱛᱤᱥ ᱦᱚᱸ ᱟᱵᱚ ᱚᱲᱟᱜ ᱫᱩᱣᱟᱹᱨ ᱠᱚ ᱦᱤᱡᱩᱜᱼᱟ ᱟᱵᱚ ᱨᱮᱱ ᱵᱚᱭᱦᱟ ᱢᱤᱥᱨᱟ ᱨᱮ ᱛᱤ ᱛᱤ ᱞᱟᱜᱟᱣ ᱨᱮᱭᱟᱜ ᱪᱮᱥᱴᱟ ᱠᱚ ᱫᱚᱦᱚᱭᱟ ᱦᱟᱢᱮᱥᱟ ᱢᱮᱱᱠᱷᱟᱱ ᱟᱵᱚ ᱨᱮᱱ ᱦᱚᱲ ᱥᱚᱢᱟᱡᱽ ᱵᱟᱠᱚ ᱵᱩᱡᱷᱟᱹᱣᱟ ᱮᱠᱟᱞ ᱫᱤᱠᱩ ᱥᱚᱸᱜᱮ ᱱᱤᱝᱠᱟ ᱠᱚ ᱯᱮᱲᱟᱣ ᱠᱟᱱᱟ ᱵᱚᱞᱮ ᱢᱮᱱ ᱠᱮᱭᱟᱢ ᱢᱟᱢᱚ ᱦᱚᱸ ᱛᱟᱢ ᱵᱚᱭᱦᱟ ᱠᱟᱱᱟ ᱠᱚ ᱟᱡ ᱨᱮᱱ ᱯᱮᱲᱟᱭ ᱦᱤᱲᱤᱧᱮᱭᱟ ᱢᱮᱱᱠᱷᱟᱱ ᱫᱤᱠᱩ ᱥᱚᱸᱜᱮ ᱯᱮᱲᱟᱜᱼᱟ ᱛᱳ ᱚᱱᱟ ᱫᱚ ᱵᱚᱭᱦᱟ ᱵᱟᱝ ᱴᱷᱤᱠ ᱠᱟᱱᱟ ᱟᱵᱚ ᱥᱚᱢᱟᱡᱽ ᱞᱟᱹᱜᱤᱫ ᱛᱮᱫᱚ ᱱᱚᱣᱟ ᱫᱚ ᱵᱟᱝ ᱴᱷᱤᱠ ᱠᱟᱱᱟ ᱟᱵᱚ ᱞᱟᱹᱜᱤᱫ ᱛᱮᱫᱚ ᱱᱩᱠᱩ ᱥᱚᱸᱜᱮ ᱫᱚ ᱮᱠᱟᱞ ᱛᱮ ᱜᱟᱛᱮᱜ ᱠᱷᱟᱱ ᱵᱚᱱ ᱵᱟᱦᱨᱮ ᱵᱟᱦᱨᱮ ᱜᱮ ᱟᱹᱛᱩ ᱨᱮᱫᱚ ᱵᱟᱝ ᱢᱟ ᱛᱚᱵᱮ ᱤᱧᱟᱹᱜ ᱠᱟᱛᱷᱟ ᱪᱮᱫ ᱞᱮᱠᱟ ᱯᱮ ᱟᱹᱭᱠᱟᱹᱣ ᱠᱮᱫᱟ ᱠᱚᱢᱮᱱᱴ ᱛᱟᱞᱟᱛᱮ ᱞᱟᱹᱭᱟᱹᱧ ᱯᱮ ᱡᱚᱛᱚ ᱠᱚᱜᱮ ᱡᱚᱦᱟᱨ